ᱛᱮᱦᱮᱧ ᱫᱚ ᱨᱟᱢᱲᱟ ᱫᱟᱹᱞ ᱨᱮᱱᱟᱜ ᱵᱚᱲᱤ ᱵᱚᱱ ᱵᱮᱱᱟᱣᱟ ᱡᱟᱦᱟᱸ ᱫᱚ ᱥᱚᱵᱽᱡᱤ ᱰᱟᱴᱟ ᱯᱚᱥᱛᱩ ᱠᱷᱟᱹᱰᱤ ᱦᱟᱹᱠᱩ ᱮᱢᱟᱱ ᱛᱮᱭᱟᱜ ᱥᱟᱞᱟᱜ ᱢᱮᱥᱟ ᱠᱟᱛᱮ ᱵᱚᱱ ᱡᱚᱢᱟ ᱟᱨ ᱚᱱᱟ ᱩᱛᱩ ᱨᱮᱱᱟᱜ ᱴᱮᱥᱴ ᱵᱟᱲᱦᱟᱜᱼᱟ ᱢᱟ ᱛᱟᱦᱚᱞᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱩᱵᱽ ᱪᱮᱱᱮᱞ ᱨᱮ ᱱᱚᱣᱟ ᱫᱚ ᱨᱟᱢᱲᱟ ᱫᱟᱹᱞ ᱨᱮᱱᱟᱜ ᱯᱮᱠᱮᱴ ᱠᱟᱱᱟ᱾ ᱵᱟᱡᱟᱨ ᱠᱷᱚᱱ ᱟᱹᱜᱩ ᱦᱩᱭ ᱟᱠᱟᱱᱟ᱾ ᱞᱩᱡᱽ ᱦᱚᱸ ᱠᱤᱨᱤᱧ ᱛᱮ ᱧᱟᱢᱚᱜ ᱜᱮᱭᱟ᱾ ᱞᱟᱦᱟ ᱛᱮ ᱟᱹᱛᱩ ᱚᱲᱟᱜ ᱠᱚᱨᱮ ᱦᱚᱸ ᱨᱟᱢᱲᱟ ᱫᱟᱹᱞ ᱪᱟᱥ ᱦᱩᱭᱩᱜ ᱠᱟᱱ ᱛᱟᱦᱮᱸᱱᱟ᱾ ᱱᱮᱛᱟᱨ ᱫᱚ ᱡᱚᱛᱚ ᱦᱚᱲ ᱜᱮ ᱪᱟᱥ ᱠᱚᱫᱚ ᱵᱚᱱ ᱵᱟᱹᱜᱤ ᱟᱠᱟᱫᱟ᱾ ᱛᱚᱵᱮ ᱵᱟᱡᱟᱨ ᱨᱮ ᱠᱤᱨᱤᱧ ᱛᱮ ᱧᱟᱢᱚᱜ ᱠᱟᱱ ᱜᱮᱭᱟ᱾ ᱞᱟᱹᱴᱩ ᱞᱟᱹᱴᱩ ᱪᱟᱹᱥᱤ ᱠᱚᱫᱚ᱾ ᱠᱚ ᱪᱟᱥ ᱮᱫ ᱜᱮᱭᱟ᱾ ᱱᱚᱣᱟ ᱨᱮᱜᱮ ᱛᱟᱠᱚ ᱨᱩᱡᱤ ᱨᱚᱡᱽᱜᱟᱨ᱾ ᱡᱟᱭᱦᱳᱠ ᱱᱚᱣᱟ ᱨᱟᱢᱲᱟ ᱫᱟᱹᱞ ᱨᱮᱱᱟᱜ ᱵᱚᱲᱤ ᱵᱚᱱ ᱵᱮᱱᱟᱣᱟ᱾ ᱱᱤᱛᱚᱜ ᱫᱚ ᱱᱚᱣᱟ ᱯᱮᱠᱮᱴ ᱵᱚᱱ ᱜᱮᱫ ᱞᱮᱜᱮ᱾ ᱯᱮᱠᱮᱴ ᱫᱚᱵᱚᱱ ᱜᱮᱫ ᱠᱮᱫᱟ᱾ ᱦᱚᱸᱜᱼᱚᱭ ᱱᱚᱣᱟ ᱠᱟᱯ ᱛᱮ ᱢᱟᱯ ᱠᱟᱛᱮ ᱵᱚᱱ ᱦᱟᱛᱟᱣᱟ ᱯᱩᱱ ᱠᱟᱯ᱾

ᱱᱚᱣᱟ ᱫᱟᱹᱞ ᱫᱚ ᱥᱟᱯᱷᱟ ᱜᱮᱭᱟ ᱛᱚᱵᱩ ᱫᱷᱤᱨᱤ ᱠᱚ ᱡᱚᱵᱽᱨᱟ ᱠᱚᱫᱚ ᱵᱚᱱ ᱞᱟᱦᱟ ᱛᱮᱵᱚᱱ ᱥᱟᱞᱟ ᱥᱟᱯᱷᱟᱭᱟ ᱡᱚᱵᱽᱨᱟ ᱫᱷᱤᱨᱤ ᱠᱚᱫᱚ ᱵᱚᱱ ᱥᱟᱞᱟ ᱥᱟᱯᱷᱟ ᱠᱮᱫᱟ ᱫᱟᱜ ᱨᱮᱵᱚᱱ ᱞᱚᱦᱚᱫ ᱫᱚᱦᱚ ᱠᱟᱜᱼᱟ ᱟᱨ ᱛᱷᱚᱲᱟ ᱫᱟᱜ ᱵᱚᱱ ᱫᱩᱞᱟᱜ ᱜᱮ ᱱᱚᱣᱟ ᱠᱚᱫᱚ ᱪᱟᱯᱮᱜ ᱠᱟᱱᱟ ᱢᱚᱡᱽ ᱛᱮᱵᱚᱱ ᱜᱷᱟᱱᱴᱟᱣᱟᱜ ᱜᱮ ᱱᱚᱣᱟ ᱫᱟᱹᱞ ᱫᱚ ᱤᱧ ᱛᱮᱦᱮᱧ ᱧᱤᱫᱟᱹᱧ ᱞᱚᱦᱚᱫ ᱫᱚᱦᱚ ᱠᱟᱜ ᱠᱟᱱᱟ ᱜᱟᱯᱟ ᱥᱮᱛᱟᱜ ᱨᱮᱵᱚᱱ ᱧᱮᱞᱟ ᱛᱤᱱᱟᱹᱜ ᱜᱟᱱ ᱞᱚᱦᱚᱫ ᱠᱚᱜᱼᱟ ᱛᱚ ᱱᱚᱣᱟ ᱨᱟᱢᱲᱟ ᱫᱟᱹᱞ ᱫᱚ ᱦᱚᱞᱟ ᱧᱤᱫᱟᱹ ᱵᱚᱱ ᱞᱚᱦᱚᱫ ᱫᱚᱦᱚ ᱞᱮᱫᱟ ᱱᱚᱣᱟ ᱫᱟᱜ ᱫᱚᱵᱚᱱ ᱫᱩᱞ ᱜᱤᱰᱤ ᱠᱟᱜᱼᱟ ᱦᱚᱞᱟ ᱨᱮ ᱞᱚᱦᱚᱫ ᱦᱩᱭ ᱞᱮᱱᱛᱮ ᱱᱚᱜᱼᱚᱭ ᱱᱚᱣᱟ ᱨᱟᱢᱲᱟ ᱫᱟᱹᱞ ᱨᱮᱱᱟᱜ ᱫᱟᱱᱟ ᱫᱚ ᱢᱚᱡᱽ ᱚᱠᱚᱡ ᱞᱚᱦᱚᱫ ᱟᱠᱟᱱᱟ ᱛᱩᱱᱩᱢ ᱛᱮᱦᱚᱸ ᱜᱮᱡᱮᱨᱚᱜ ᱠᱟᱱᱟ ᱟᱨᱚ ᱢᱤᱫ ᱫᱷᱟᱣ ᱵᱚᱱ ᱟᱹᱨᱩᱵ ᱧᱚᱜ ᱞᱮᱜᱮ ᱢᱚᱡᱽ ᱫᱟᱜ ᱛᱮ ᱱᱚᱣᱟ ᱫᱟᱹᱞ ᱫᱚ ᱢᱚᱡᱽ ᱚᱠᱚᱡ ᱛᱮ ᱵᱟᱨᱮ ᱵᱟᱨᱮ ᱵᱟᱨ ᱯᱮ ᱫᱷᱟᱣ ᱤᱥᱠᱤᱨ ᱤᱥᱠᱤᱨ ᱛᱮᱵᱚᱱ ᱟᱹᱨᱩᱵ ᱥᱟᱯᱷᱟᱭᱟ ᱱᱚᱣᱟ ᱨᱟᱢᱲᱟ ᱫᱟᱹᱞ ᱫᱚ ᱢᱚᱡᱽ ᱚᱠᱚᱡ ᱛᱮᱵᱚᱱ ᱟᱹᱨᱩᱵ ᱥᱟᱯᱷᱟ ᱠᱮᱫᱟ ᱱᱚᱜᱼᱚᱭ ᱛᱤᱱᱟᱹᱜ ᱯᱷᱨᱮᱥ ᱧᱮᱞᱚᱜ ᱠᱟᱱᱟ ᱟᱨ ᱛᱩᱱᱩᱢ ᱛᱮᱦᱚᱸ ᱦᱚᱸᱜᱼᱚᱭ ᱜᱮᱡᱮᱨᱚᱜ ᱠᱟᱱ ᱜᱮᱭᱟ ᱫᱟᱹᱞ ᱫᱚ ᱜᱨᱟᱭᱤᱱᱰᱟᱨ ᱡᱟᱨ ᱨᱮᱵᱚᱱ ᱥᱟᱢᱵᱟᱣ ᱠᱮᱫᱟ ᱫᱟᱜ ᱫᱚ ᱵᱟᱵᱚᱱ ᱮᱢᱚᱜᱼᱟ ᱱᱚᱝᱠᱟ ᱠᱟᱛᱮ ᱜᱮᱵᱚᱱ ᱯᱤᱥᱟᱹᱣᱟ ᱡᱩᱫᱤ ᱫᱚᱨᱠᱟᱨ ᱦᱩᱭᱩᱜ ᱠᱷᱟᱡ ᱢᱟᱡᱷᱮ ᱢᱚᱫᱽᱫᱷᱮ ᱢᱤᱫ ᱪᱟᱢᱚᱪ ᱵᱟᱨ ᱪᱟᱢᱚᱪ ᱵᱚᱱ ᱞᱟᱜᱟᱣᱟᱜᱼᱟ ᱢᱤᱫ ᱪᱟᱢᱚᱪ ᱜᱟᱱ ᱫᱟᱜ ᱵᱚᱱ ᱫᱩᱞᱟᱜ ᱜᱮ ᱜᱨᱟᱭᱤᱱᱰᱟᱨ ᱡᱟᱨ ᱫᱚ ᱵᱟᱝ ᱟᱹᱪᱩᱨᱚᱜ ᱠᱟᱱᱟ ᱱᱚᱣᱟ ᱠᱚᱫᱚ ᱡᱚᱛᱚ ᱜᱨᱟᱭᱤᱱᱰᱟᱨ ᱛᱮᱜᱮᱧ ᱯᱮᱥᱴ ᱠᱮᱫᱟ ᱱᱤᱛᱚᱜ ᱫᱚ ᱜᱨᱟᱭᱤᱱᱰᱟᱨ ᱡᱟᱨ ᱵᱟᱝ ᱟᱹᱪᱩᱨᱚᱜ ᱠᱟᱱ ᱛᱤᱧᱟᱹ ᱱᱚᱣᱟ ᱠᱚᱫᱚ ᱡᱚᱛᱚ ᱜᱨᱟᱭᱤᱱᱰᱟᱨ ᱡᱟᱨ ᱛᱤᱧ ᱯᱤᱥᱟᱹᱣ ᱠᱮᱫᱟ ᱵᱟᱫ ᱵᱟᱹᱠᱤ ᱫᱚ ᱥᱟᱥᱟᱝ ᱨᱤᱫ ᱫᱷᱤᱨᱤ ᱨᱮ ᱨᱤᱫ ᱦᱩᱭᱩᱜᱼᱟ ᱨᱟᱢᱲᱟ ᱫᱟᱹᱞ ᱨᱤᱫ ᱫᱷᱤᱨᱤ ᱨᱤᱧ ᱩᱪᱟᱹᱲ ᱠᱮᱫᱟ ᱱᱤᱛᱚᱜ ᱫᱚ ᱡᱚᱛᱚ ᱱᱚᱣᱟ ᱫᱷᱤᱨᱤ ᱨᱮᱜᱮ ᱵᱚᱱ ᱨᱤᱫ ᱜᱩᱰᱟᱹ ᱞᱮᱜᱮ ᱱᱚᱣᱟ ᱨᱟᱢᱲᱟ ᱫᱟᱹᱞ ᱫᱚ ᱥᱟᱥᱟᱝ ᱨᱤᱫ ᱫᱷᱤᱨᱤ ᱨᱮ ᱡᱚᱛᱚᱧ ᱨᱤᱫ ᱥᱟᱹᱛ ᱠᱮᱫᱟ ᱱᱤᱛᱚᱜ ᱫᱚ ᱱᱚᱣᱟ ᱛᱷᱟᱹᱨᱤ ᱨᱮᱵᱚᱱ ᱩᱪᱟᱹᱲ ᱠᱟᱜᱼᱟ ᱥᱟᱥᱟᱝ ᱨᱤᱫ ᱫᱷᱤᱨᱤ ᱟᱨ ᱜᱩᱲᱜᱩ ᱫᱷᱤᱨᱤ ᱡᱚᱛᱚ ᱱᱤᱛᱚᱜ ᱫᱚ ᱫᱟᱜ ᱛᱮᱵᱚᱱ ᱥᱟᱯᱷᱟᱭᱟ ᱨᱟᱢᱲᱟ ᱫᱟᱹᱞ ᱢᱟᱹᱧ ᱨᱤᱫ ᱜᱩᱸᱰᱟᱹ ᱠᱮᱫ ᱛᱮᱦᱮᱧᱟᱜ ᱨᱤᱢᱤᱞ ᱫᱚ ᱮᱠᱫᱚᱢ ᱫᱚᱞᱚᱵ ᱫᱚᱞᱚᱵ ᱥᱤᱛᱩᱝ ᱜᱮ ᱵᱟᱭ ᱥᱤᱛᱩᱝ ᱮᱫᱟ ᱚᱵᱚᱥᱛᱟ ᱨᱮ ᱮᱠᱫᱚᱢ ᱜᱮ ᱱᱚᱣᱟ ᱨᱟᱢᱲᱟ ᱫᱟᱹᱞ ᱫᱚ ᱵᱚᱲᱤ ᱮᱢ ᱵᱟᱝ ᱜᱟᱱᱚᱜᱼᱟ ᱵᱟᱭ ᱨᱚᱦᱚᱲᱚᱜᱼᱟ ᱨᱤᱢᱤᱞ ᱧᱮᱞᱛᱮ ᱨᱟᱢᱲᱟ ᱫᱟᱹᱞ ᱡᱩᱫᱤ ᱵᱚᱲᱤ ᱮᱢ ᱦᱩᱭ ᱞᱮᱱᱠᱷᱟᱱ ᱨᱚᱦᱚᱲ ᱢᱟ ᱵᱟᱭ ᱨᱚᱦᱚᱲᱚᱜ ᱥᱚᱣᱟ ᱱᱚᱣᱟ ᱡᱤᱱᱤᱥ ᱫᱚ ᱮᱠᱫᱚᱢ ᱵᱟᱥᱠᱮ ᱵᱟᱥᱠᱮ ᱜᱮ ᱥᱚᱣᱟ ᱟᱨ ᱠᱷᱟᱨᱟᱯ ᱮᱱ ᱜᱮ ᱱᱚᱣᱟ ᱨᱟᱢᱲᱟ ᱫᱟᱹᱞ ᱨᱤᱫ ᱫᱚ ᱢᱤᱫᱴᱟᱝ ᱵᱟᱹᱴᱤ ᱨᱮ ᱫᱚᱦᱚ ᱠᱟᱫᱟ ᱟᱨ ᱱᱚᱝᱠᱟ ᱵᱚᱱ ᱯᱚᱴᱚᱢ ᱫᱚᱦᱚ ᱠᱟᱜᱼᱟ ᱟᱨ ᱯᱷᱨᱤᱡᱽ ᱨᱮᱵᱚᱱ ᱥᱟᱢᱵᱟᱣ ᱠᱟᱜᱼᱟ ᱯᱷᱨᱤᱡᱽ ᱨᱤᱧ ᱥᱟᱢᱵᱟᱣ ᱠᱟᱫᱟ ᱡᱮᱫᱤᱱ ᱜᱮ ᱥᱤᱛᱩᱝᱟ ᱥᱮᱫᱤᱱ ᱜᱮ ᱩᱰᱩᱝ ᱠᱟᱛᱮᱫ ᱢᱤᱫ ᱜᱷᱟᱹᱲᱤ ᱨᱮᱥᱴ ᱮᱢ ᱠᱟᱛᱮᱫ ᱵᱚᱱ ᱵᱚᱲᱤ ᱵᱚᱱ ᱮᱢᱟ ᱚᱠᱚᱭ ᱵᱟᱰᱟᱭ ᱞᱮᱫᱟ ᱡᱮ ᱛᱮᱦᱮᱧ ᱫᱚ ᱦᱟᱸᱜ ᱮ ᱨᱤᱢᱤᱞᱟ᱾ ᱫᱚᱥᱟᱨ ᱦᱤᱞᱚᱜ ᱯᱷᱨᱤᱡᱽ ᱠᱷᱚᱱ ᱱᱚᱣᱟ ᱨᱟᱢᱲᱟ ᱫᱟᱹᱞ ᱨᱮᱱᱟᱜ ᱯᱮᱥᱴ ᱵᱚᱱ ᱩᱰᱩᱝ ᱠᱮᱫᱟ᱾ ᱨᱟᱢᱲᱟ ᱫᱟᱹᱞ ᱨᱮᱱᱟᱜ ᱯᱮᱥᱴ ᱫᱚ ᱦᱚᱸᱭ ᱚᱴᱟᱜ ᱠᱟᱛᱮᱫ ᱵᱚᱱ ᱧᱮᱞ ᱞᱮᱜᱮ ᱱᱩᱱᱟᱹᱜ ᱜᱟᱱ ᱯᱷᱩᱞᱟᱹᱣ ᱟᱠᱟᱱᱟ᱾ ᱢᱤᱫ ᱜᱷᱟᱹᱲᱤ ᱨᱮᱥᱴ ᱨᱮ ᱛᱟᱦᱮᱸ ᱦᱟᱛᱟᱲ ᱚᱪᱚᱣᱟ᱾ ᱦᱚᱸᱜᱼᱚ ᱱᱚᱝᱠᱟᱱ ᱱᱤᱱ ᱢᱟᱨᱟᱝ ᱟᱜ ᱦᱚᱯᱚᱱ ᱦᱚᱯᱚᱱ ᱯᱞᱟᱥᱴᱤᱠ ᱨᱮᱱᱟᱜ ᱠᱮᱨᱤ ᱵᱮᱜᱽ ᱵᱚᱱ ᱟᱹᱨᱩᱵ ᱥᱟᱯᱷᱟᱭᱟ ᱵᱟᱨᱭᱟ ᱵᱚᱱ ᱟᱹᱨᱩᱵ ᱫᱚᱦᱚ ᱠᱟᱜᱼᱟ ᱞᱟᱦᱟᱛᱮ ᱱᱚᱰᱮ ᱵᱚᱱ ᱠᱟᱴᱤᱝ ᱞᱮᱜᱮ ᱚᱱᱠᱟ ᱵᱚᱱ ᱠᱟᱴᱤᱝ ᱠᱮᱫᱟ ᱱᱚᱣᱟ ᱦᱚᱸᱵᱚᱱ ᱠᱟᱴᱤᱝ ᱠᱮᱫᱟ ᱟᱫᱚ ᱦᱚᱸᱜᱼᱚ ᱱᱚᱣᱟ ᱯᱞᱟᱥᱴᱤᱠ ᱨᱮᱱᱟᱜ ᱵᱷᱤᱛᱨᱤ ᱱᱟᱠᱷᱟ ᱢᱚᱡᱽ ᱚᱠᱚᱡ ᱛᱮᱵᱚᱱ ᱟᱹᱨᱩᱵᱟ ᱟᱨ ᱫᱟᱜ ᱵᱚᱱ ᱡᱷᱟᱨᱟᱣ ᱦᱚᱪᱚ ᱞᱮᱜᱮ

ᱱᱤᱛᱚᱜ ᱫᱚ ᱛᱤ ᱛᱮᱜᱮ ᱢᱚᱡᱽ ᱛᱮᱧ ᱯᱷᱮᱴᱟᱣ ᱧᱚᱜ ᱦᱟᱛᱟᱲ ᱞᱮᱜᱮ ᱱᱚᱣᱟᱧ ᱯᱷᱮᱴᱟᱣ ᱠᱮᱫᱟ ᱨᱟᱢᱲᱟ ᱫᱟᱹᱞ ᱨᱮᱱᱟᱜ ᱯᱮᱥᱴ ᱱᱤᱛᱚᱜ ᱫᱚᱵᱚᱱ ᱧᱮᱞ ᱞᱮᱜᱮ ᱯᱷᱮᱴᱟᱣ ᱫᱚ ᱡᱩᱛ ᱟᱠᱟᱱᱟ ᱥᱮ ᱵᱟᱝ ᱦᱚᱸᱜᱼᱚᱭ ᱱᱟ ᱢᱤᱫᱴᱟᱝ ᱵᱟᱹᱴᱤ ᱦᱚᱯᱚᱱ ᱨᱮ ᱫᱟᱜ ᱵᱚᱱ ᱦᱟᱛᱟᱣ ᱟᱠᱟᱫᱟ ᱦᱚᱯᱚᱱ ᱦᱚᱯᱚᱱ ᱴᱩᱠᱨᱳ ᱵᱚᱱ ᱮᱢᱟᱜᱼᱟ ᱫᱟᱜ ᱨᱮ ᱪᱟᱯᱮᱜ ᱠᱟᱱᱟ ᱢᱟᱱᱮ ᱟᱵᱚᱣᱟᱜ ᱯᱷᱮᱴᱟᱣ ᱫᱚ ᱢᱚᱡᱽ ᱚᱠᱚᱡ ᱜᱮ ᱦᱩᱭ ᱟᱠᱟᱱ ᱛᱟᱵᱚᱱᱟ ᱦᱳᱭ ᱱᱤᱱᱟᱹᱜ ᱜᱟᱱ ᱜᱳᱞᱢᱚᱨᱤᱪ ᱟᱫᱟ ᱵᱮᱨᱮᱞ ᱢᱟᱹᱨᱤᱪ ᱱᱚᱣᱟ ᱫᱚ ᱜᱨᱟᱭᱤᱱᱰᱟᱨ ᱨᱮᱵᱚᱱ ᱯᱮᱥᱴ ᱞᱮᱜᱮ ᱟᱫᱟ ᱢᱟᱹᱨᱤᱪ ᱜᱳᱞᱢᱚᱨᱤᱪ ᱫᱚ ᱯᱮᱥᱴ ᱠᱮᱫᱟ ᱵᱚᱱ ᱱᱚᱣᱟ ᱫᱚ ᱱᱤᱛᱚᱜ ᱱᱚᱣᱟ ᱨᱮᱵᱚᱱ ᱢᱮᱥᱟᱭᱟ ᱱᱤᱱᱟᱹᱜ ᱜᱟᱱ ᱡᱤᱨᱟᱹ ᱜᱩᱸᱰᱟᱹ ᱦᱚᱸᱵᱚᱱ ᱢᱮᱥᱟᱭᱟ ᱛᱷᱚᱲᱟ ᱜᱟᱱ ᱦᱤᱝ ᱵᱚᱱ ᱢᱮᱥᱟᱣᱟᱜᱼᱟ ᱵᱩᱞᱩᱝ ᱵᱚᱱ ᱢᱮᱥᱟᱣᱟᱜᱼᱟ᱾ ᱱᱚᱣᱟ ᱨᱟᱢᱲᱟ ᱫᱟᱹᱞ ᱯᱮᱥᱴ ᱨᱮᱫᱚ ᱢᱤᱫ ᱯᱷᱚᱴᱟ ᱫᱟᱜ ᱵᱟᱵᱚᱱ ᱞᱟᱜᱟᱣᱟᱜᱼᱟ᱾ ᱱᱚᱣᱟ ᱢᱚᱥᱞᱟ ᱵᱚᱱ ᱮᱢ ᱠᱮᱫᱟ, ᱵᱩᱞᱩᱝ ᱵᱚᱱ ᱮᱢ ᱠᱮᱫᱟ, ᱱᱤᱛᱚᱜ ᱫᱚ ᱟᱨᱚ ᱢᱚᱡᱽ ᱛᱮᱵᱚᱱ ᱯᱷᱮᱴᱟᱣ ᱧᱚᱜᱟ᱾ ᱯᱷᱮᱴᱟᱣ ᱥᱟᱹᱛ ᱦᱩᱭᱮᱱ ᱛᱟᱵᱚᱱᱟ, ᱱᱤᱛᱚᱜ ᱫᱚ ᱵᱚᱲᱤ ᱵᱚᱱ ᱮᱢᱟᱜᱼᱟ᱾ ᱱᱚᱣᱟ ᱯᱞᱟᱥᱴᱤᱠ ᱵᱚᱱ ᱟᱴᱮᱫ ᱠᱮᱫᱟ ᱱᱤᱛᱳᱜ ᱫᱚ ᱱᱚᱣᱟ ᱫᱚᱵᱚᱱ ᱥᱟᱯᱟ ᱜᱮᱸᱫᱽᱨᱮᱡ ᱠᱚᱵᱚᱱ ᱡᱚᱫ ᱥᱟᱯᱟ ᱞᱮᱜᱮ ᱱᱚᱣᱟ ᱛᱩᱲᱤ ᱥᱩᱱᱩᱢ ᱱᱟᱥᱮᱱᱟᱜ ᱵᱚᱱ ᱚᱡᱚᱜ ᱟᱜ ᱜᱮ ᱮᱸᱰᱮᱠᱷᱟᱱ ᱵᱩᱲᱤ ᱢᱚᱡᱽ ᱛᱮ ᱪᱷᱟᱰᱟᱜᱼᱟ ᱟᱨ ᱵᱟᱝᱠᱷᱟᱱ ᱱᱚᱣᱟ ᱨᱮᱜᱮ ᱪᱤᱴ ᱮᱱ ᱜᱮ ᱢᱚᱡᱽ ᱛᱮᱵᱚᱱ ᱡᱚᱫ ᱯᱟᱥᱱᱟᱣᱟᱜ ᱜᱮ ᱯᱞᱟᱥᱴᱤᱠ ᱫᱚ

ᱚᱱᱟᱜᱮ ᱥᱟᱵ ᱛᱮᱦᱚᱸ ᱥᱩᱵᱤᱫᱟ ᱦᱩᱭᱩᱜᱼᱟ ᱧᱮᱞ ᱞᱮᱜᱮ ᱵᱚᱱ ᱪᱮᱫ ᱞᱮᱠᱟ ᱜᱟᱱᱚᱜ ᱠᱟᱱᱟ ᱟᱵᱚ ᱫᱚ ᱡᱟᱦᱟᱸ ᱞᱮᱠᱟ ᱵᱚᱱ ᱮᱢ ᱮᱫᱟ ᱡᱟᱦᱟᱸᱭ ᱯᱨᱚᱯᱷᱮᱥᱚᱱᱟᱞ ᱠᱚ ᱮᱢᱟ ᱩᱱᱠᱩ ᱫᱚ ᱟᱨᱚ ᱢᱚᱡᱽ ᱜᱮᱠᱚ ᱮᱢᱟ ᱟᱵᱚ ᱫᱚ ᱢᱟᱡᱷᱮ ᱢᱚᱫᱽᱫᱷᱮ ᱚᱲᱟᱜ ᱨᱮ ᱤᱥᱤᱱ ᱞᱟᱹᱜᱤᱫ ᱵᱚᱱ ᱤᱭᱟᱹᱭᱮᱫᱟ ᱡᱩᱛ ᱮᱫᱟ ᱟᱨ ᱩᱱᱠᱩ ᱫᱚᱠᱚ ᱵᱤᱡᱽᱱᱮᱥ ᱟᱛᱚ ᱧᱮᱞ ᱛᱮᱦᱚᱸ ᱡᱮᱱᱚ ᱢᱚᱡᱽ ᱜᱮ ᱧᱮᱞᱚᱜ ᱢᱟ ᱚᱲᱟᱜ ᱨᱮᱱᱟᱜ ᱵᱩᱲᱤ ᱫᱚ ᱟᱨᱚ ᱢᱚᱡᱽ ᱜᱮ ᱥᱤᱵᱤᱞᱟ ᱡᱚᱛᱚ ᱵᱩᱲᱤ ᱵᱚᱱ ᱮᱢ ᱥᱟᱹᱛ ᱞᱮᱜᱮ ᱟᱵᱚᱣᱟᱜ ᱫᱚ ᱩᱱᱟᱹᱜ ᱤᱥᱯᱤᱰ ᱦᱚᱸ ᱵᱟᱹᱱᱩᱜ ᱛᱟᱵᱚᱱᱟ ᱥᱟᱭᱤᱡᱽ ᱦᱚᱸ ᱮᱠᱤ ᱥᱚᱢᱟᱱ ᱫᱚ ᱵᱟᱭ ᱦᱩᱭᱩᱜᱼᱟ ᱡᱚᱛᱚ ᱵᱚᱲᱤ ᱮᱢ ᱥᱟᱹᱛ ᱦᱩᱭᱮᱱᱟ ᱟᱵᱚ ᱫᱚ ᱚᱲᱟᱜ ᱨᱮ ᱡᱚᱢ ᱞᱟᱹᱜᱤᱫ ᱛᱚ ᱱᱤᱡᱮ ᱛᱚ ᱟᱨ ᱯᱨᱚᱯᱷᱮᱥᱚᱱᱟᱞ ᱠᱟᱹᱢᱤ ᱛᱚ ᱵᱟᱝ ᱠᱟᱱᱟ ᱡᱚᱛᱚ ᱵᱚᱰᱤ ᱨᱮᱱᱟᱜ ᱥᱟᱭᱤᱡᱽ ᱫᱚ ᱮᱠᱤ ᱨᱚᱠᱚᱢ ᱫᱚ ᱵᱟᱝ ᱦᱩᱭ ᱠᱟᱱᱟ ᱛᱚᱵᱩᱣᱳ ᱚᱲᱟᱜ ᱨᱮᱱᱟᱜ ᱵᱚᱰᱤ ᱫᱚ ᱟᱞᱟᱫᱟ ᱜᱮ ᱥᱤᱵᱤᱞᱟ ᱢᱚᱱ ᱠᱷᱩᱥᱤᱢ ᱡᱚᱢᱟ ᱠᱤᱪᱷᱩ ᱠᱤᱪᱷᱩ ᱵᱚᱰᱤ ᱨᱮᱱᱟᱜ ᱥᱟᱭᱤᱡᱽ ᱫᱚ ᱢᱚᱡᱽ ᱜᱮ ᱦᱮᱡ ᱟᱠᱟᱱᱟ ᱡᱮᱢᱚᱱ ᱦᱚᱸᱜᱼᱚᱭ ᱱᱚᱣᱟ ᱦᱚᱸᱜᱼᱚᱭ ᱱᱚᱣᱟ ᱦᱚᱸᱜᱼᱚᱭ ᱱᱚᱣᱟ ᱦᱚᱸᱜᱼᱚᱭ ᱱᱚᱣᱟ ᱱᱚᱣᱟ ᱱᱚᱣᱟ ᱦᱚᱸᱜᱼᱚ ᱱᱚᱝᱠᱟ ᱦᱩᱭ ᱞᱮᱱᱠᱷᱟᱱ ᱧᱮᱞᱛᱮ ᱢᱚᱡᱽ ᱧᱮᱞᱚᱜᱼᱟ ᱟᱵᱚ ᱫᱚ ᱚᱱᱠᱟ ᱫᱚ ᱵᱟᱵᱚᱱ ᱫᱟᱲᱮᱭᱟᱜᱼᱟ ᱟᱨ ᱥᱯᱤᱰ ᱦᱚᱸ ᱩᱱᱟᱹᱜ ᱵᱟᱹᱱᱩᱜ ᱛᱟᱵᱚᱱᱟ ᱵᱚᱪᱷᱚᱨ ᱨᱮ ᱢᱤᱫ ᱫᱷᱟᱣᱮᱢ ᱵᱳᱲᱤᱭᱟ ᱡᱟᱭᱦᱳᱠ ᱡᱟᱦᱟᱸ ᱞᱮᱠᱟᱜᱮ ᱟᱵᱚ ᱱᱤᱡᱮᱨᱟᱜ ᱠᱟᱱ ᱜᱮᱭᱟ ᱛᱮᱦᱮᱧ ᱫᱚ ᱢᱚᱡᱽ ᱜᱮᱭ ᱥᱤᱛᱩᱝ ᱠᱮᱫᱟ ᱢᱚᱡᱽ ᱜᱮ ᱨᱚᱦᱚᱲᱚᱜ ᱛᱟᱵᱚᱱᱟ ᱛᱩᱲᱤ ᱫᱚ ᱥᱮᱛᱟᱜ ᱨᱮᱜᱮ ᱮᱢ ᱞᱮᱠᱷᱟᱱ ᱥᱟᱨᱟ ᱫᱤᱱ ᱨᱮᱱᱟᱜ ᱥᱤᱛᱩᱝ ᱮ ᱧᱟᱢᱟ ᱚᱱᱟᱛᱮ ᱢᱚᱡᱽ ᱚᱠᱚᱡ ᱛᱮᱜᱮ ᱨᱚᱦᱚᱲᱚᱜᱼᱟ ᱦᱚᱞᱟ ᱫᱚ ᱮᱠᱟᱞ ᱜᱮ ᱵᱟᱭ ᱥᱤᱛᱩᱝ ᱞᱮᱫᱟ ᱥᱮᱛᱟᱜ ᱫᱚ ᱛᱤᱠᱤᱱ ᱥᱮᱫ ᱮ ᱥᱤᱛᱩᱝ ᱠᱮᱫᱟ ᱩᱱ ᱫᱚ ᱚᱠᱚᱭ ᱵᱳᱲᱮ ᱮᱢᱚᱜᱼᱟ ᱩᱱᱟᱹᱜ ᱞᱚᱞᱚ ᱥᱤᱛᱩᱝ ᱨᱮᱫᱚ ᱟᱹᱭᱩᱵ ᱵᱮᱨ ᱮᱱᱟ ᱯᱟᱸᱪᱴᱟ ᱵᱟᱡᱟᱜ ᱠᱟᱱᱟ ᱦᱚᱸᱜᱼᱚ ᱱᱚᱝᱠᱟ ᱨᱚᱦᱚᱲ ᱟᱠᱟᱱᱟ ᱞᱟᱛᱟᱨ ᱥᱮᱫ ᱫᱚ ᱵᱮᱨᱮᱞ ᱧᱚᱜ ᱜᱮᱭᱟ ᱪᱮᱛᱟᱱ ᱫᱚ ᱨᱚᱦᱚᱲ ᱟᱠᱟᱱᱟ ᱟᱨ ᱵᱟᱨᱭᱟ ᱜᱟᱱ ᱵᱚᱱ ᱧᱮᱞ ᱞᱮᱜᱮ ᱚᱱᱟ ᱵᱚᱲᱤ ᱨᱮᱱᱟᱜ ᱥᱟᱭᱤᱡᱽ ᱫᱚ ᱢᱚᱡᱽ ᱚᱠᱚᱡ ᱜᱮ ᱦᱩᱭ ᱟᱠᱟᱱᱟ ᱱᱤᱛᱳᱜ ᱫᱚᱵᱚᱱ ᱜᱩᱴᱭᱟᱹᱣ ᱠᱟᱜ ᱜᱮ ᱜᱟᱯᱟ ᱟᱨᱚ ᱵᱚᱱ ᱛᱟᱥᱮ ᱫᱚᱦᱲᱟᱭᱟ ᱯᱚᱨᱮᱨ ᱫᱤᱱ ᱥᱮᱛᱟᱜ ᱧᱚᱜ ᱜᱮ ᱵᱚᱲᱤ ᱫᱚᱵᱚᱱ ᱛᱟᱥᱮᱭᱮᱫᱟ ᱵᱚᱲᱤ ᱠᱚᱫᱚ ᱪᱷᱟᱰᱟᱣ ᱠᱟᱛᱮ ᱵᱚᱱ ᱩᱞᱴᱟᱹᱣ ᱠᱟᱜ ᱜᱮ ᱥᱮᱛᱟᱜ ᱧᱚᱜ ᱨᱮᱜᱮ ᱵᱚᱱ ᱩᱰᱩᱝ ᱟᱠᱟᱫᱟ ᱟᱫᱚ ᱥᱤᱛᱩᱝ ᱫᱚ ᱟᱹᱣᱨᱤ ᱥᱤᱛᱩᱝᱟ ᱦᱚᱞᱟ ᱨᱮᱵᱚᱱ ᱥᱟᱸᱵᱟᱣ ᱟᱠᱟᱫᱟ ᱛᱟᱦᱞᱮ ᱱᱚᱣᱟ ᱦᱚᱭᱚᱝ ᱛᱮᱦᱚᱸ ᱛᱷᱚᱲᱟ ᱦᱟᱣᱮᱫ ᱧᱚᱜᱚᱜᱼᱟ ᱥᱩᱱᱩᱢ ᱵᱚᱱ ᱚᱡᱚᱜ ᱠᱟᱜ ᱛᱮ ᱢᱚᱡᱽ ᱜᱮ ᱪᱷᱟᱰᱟᱜ ᱠᱟᱱᱟ ᱡᱚᱛᱚ ᱵᱚᱲᱤ ᱵᱚᱱ ᱪᱷᱟᱰᱟᱣ ᱥᱟᱹᱛ ᱞᱮᱜᱮ ᱦᱟᱯᱮ ᱡᱚᱛᱚ ᱵᱚᱲᱤ ᱵᱚᱱ ᱪᱷᱟᱰᱟᱣ ᱥᱟᱹᱛ ᱠᱮᱫᱟ ᱟᱨ ᱵᱚᱱ ᱩᱞᱴᱟᱹᱣ ᱠᱟᱫᱟ ᱱᱤᱛᱚᱜ ᱫᱚ ᱦᱚᱸᱜᱼᱚ ᱱᱚᱣᱟ ᱜᱩᱲᱜᱩ ᱫᱷᱤᱨᱤ ᱛᱮ ᱟᱨ ᱚᱱᱟ ᱫᱷᱤᱨᱤ ᱠᱚᱛᱮ ᱪᱟᱨᱤᱫᱤᱠᱮ ᱢᱚᱡᱽ ᱚᱠᱚᱡ ᱛᱮᱵᱚᱱ ᱱᱚᱰᱮ ᱵᱚᱱ ᱪᱟᱯᱟᱣ ᱫᱚᱦᱚ ᱠᱟᱜᱼᱟ ᱵᱟᱝᱠᱷᱟᱱ ᱫᱚ ᱦᱚᱭ ᱛᱮ ᱚᱴᱟᱝᱚᱜᱼᱟ ᱛᱮᱦᱮᱧ ᱫᱚ ᱵᱚᱲᱤ ᱨᱟᱣᱟᱞ ᱧᱚᱜ ᱟᱠᱟᱱᱟ ᱦᱟᱯ ᱦᱟᱯ ᱨᱚᱦᱚᱲ ᱟᱠᱟᱱᱟ ᱟᱹᱭᱩᱵ ᱵᱤᱨ ᱯᱟᱸᱪᱴᱟ ᱵᱟᱡᱟᱜ ᱠᱟᱱᱟ ᱵᱮᱲᱟ ᱦᱚᱭ ᱦᱟᱹᱥᱩᱨᱚᱜ ᱠᱟᱱᱟ ᱱᱤᱛᱚᱜ ᱫᱚ ᱱᱚᱣᱟ ᱵᱚᱲᱤ ᱠᱚᱵᱚᱱ ᱜᱩᱴᱭᱟᱹᱣ ᱠᱟᱜ ᱜᱮ ᱢᱚᱡᱽ ᱜᱮ ᱨᱚᱦᱚᱲ ᱟᱠᱟᱱᱟ ᱚᱲᱟᱜ ᱨᱮ ᱱᱤᱡᱮ ᱛᱮ ᱵᱚᱲᱤ ᱵᱮᱱᱟᱣ ᱠᱟᱛᱮ ᱡᱚᱢ ᱨᱮᱱᱟᱜ ᱴᱮᱥᱴ ᱜᱮ ᱟᱞᱟᱫᱟ ᱵᱩᱡᱷᱟᱹᱜᱼᱟ ᱟᱹᱰᱤ ᱢᱚᱱ ᱛᱨᱤᱯᱛᱤ ᱠᱟᱛᱮᱢ ᱡᱚᱢᱟ ᱦᱟᱹᱨ ᱠᱟᱛᱮ ᱱᱚᱣᱟ ᱛᱷᱟᱹᱨᱤ ᱨᱮᱵᱚᱱ ᱫᱚᱦᱚ ᱠᱟᱜ ᱠᱟᱱᱟ ᱱᱤᱱᱟᱹᱜ ᱜᱟᱱ ᱵᱚᱲᱤ ᱫᱚ ᱵᱮᱱᱟᱣᱮᱱᱟ ᱟᱫᱚ ᱡᱮ ᱠᱳᱱᱳ ᱥᱚᱵᱽᱡᱤ ᱥᱟᱞᱟᱜ ᱦᱟᱹᱠᱩ ᱥᱟᱞᱟᱜ ᱯᱚᱥᱛᱩ ᱥᱟᱞᱟᱜ ᱠᱷᱟᱹᱰᱤ ᱰᱟᱴᱟ ᱥᱟᱞᱟᱜ ᱦᱚᱸ ᱢᱮᱥᱟ ᱠᱟᱛᱮ ᱵᱚᱱ ᱡᱚᱢ ᱫᱟᱲᱮᱭᱟᱜᱼᱟ ᱢᱟ ᱛᱚᱵᱮ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱡᱩᱫᱤ ᱯᱮ ᱠᱩᱥᱤᱭᱟᱜ ᱠᱟᱱ ᱠᱷᱟᱱ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ